ᱦᱮᱸ ᱜᱟᱛᱮ ᱠᱚ ᱥᱟᱱᱟᱢ ᱠᱚ ᱟᱹᱰᱤ ᱟᱹᱰᱤ ᱜᱩᱱ ᱢᱚᱱᱚᱛ ᱡᱚᱦᱟᱨ ᱜᱮ ᱛᱚᱵᱮ ᱦᱚᱸ ᱚᱱᱛᱮ ᱫᱟᱬᱟ ᱵᱟᱲᱟᱭ ᱞᱮ ᱦᱮᱡ ᱠᱟᱱᱟ ᱨᱳᱰ ᱠᱚ ᱦᱮᱱᱟᱜᱼᱟ ᱱᱚᱝᱠᱟᱛᱮ ᱵᱤᱞᱰᱤᱝ ᱠᱚ ᱟᱹᱰᱤ ᱢᱚᱡᱽ ᱧᱮᱞᱚᱜ ᱠᱟᱱᱟ ᱨᱳᱰ ᱠᱚᱦᱚᱸ ᱦᱟᱸᱰᱮ ᱯᱮ ᱧᱮᱞ ᱫᱟᱲᱮᱭᱟᱜᱼᱟ ᱢᱚᱡᱽ ᱜᱮ ᱦᱮᱱᱟᱜᱼᱟ ᱟᱨ ᱦᱚᱸ ᱚᱱᱠᱟ ᱛᱟᱲᱟᱢ ᱛᱮᱞᱮ ᱦᱤᱡᱩᱜ ᱠᱟᱱᱟ ᱨᱮᱸᱜᱮᱡ ᱯᱚᱴ ᱴᱷᱟᱯᱟᱜ ᱴᱷᱚᱯᱚᱜ ᱦᱮᱱᱟᱜ ᱞᱮᱭᱟ ᱩᱱᱤ ᱟᱠᱟᱥ ᱦᱮᱱᱟᱭ ᱚᱸᱰᱮ ᱯᱨᱚᱵᱷᱚᱞ ᱠᱟᱠᱷᱟ ᱚᱠᱚᱭ ᱢᱮᱱᱟᱢᱮᱭᱟ ᱚᱸᱰᱮ ᱨᱮᱸᱜᱮᱡ ᱛᱮ ᱦᱮᱱᱟᱜ ᱞᱮᱭᱟ ᱱᱤᱛᱚᱜ ᱦᱚᱸ ᱠᱷᱟᱱᱟ ᱵᱷᱤ ᱱᱟᱹᱦᱤ ᱠᱷᱟᱭᱮ ᱦᱮᱸ ᱠᱮᱭᱟ ᱯᱨᱚᱵᱷᱟ ᱠᱷᱟᱱᱟ ᱵᱷᱤ ᱱᱟᱹᱦᱤ ᱠᱷᱟᱭᱮ ᱦᱮᱸ ᱦᱟᱢ ᱞᱳᱜ ᱧᱮᱞ ᱫᱟᱲᱮᱭᱟᱜᱼᱟ ᱜᱟᱡᱟᱲ ᱠᱚ ᱢᱮᱱᱟᱜᱼᱟ ᱦᱚᱸ ᱚᱱᱠᱟᱛᱮ ᱱᱤᱢ ᱫᱟᱨᱮ ᱟᱹᱰᱤ ᱡᱟᱹᱥᱛᱤ ᱠᱚ ᱨᱚᱦᱚᱭ ᱠᱟᱫᱟ ᱜᱚᱴᱟ ᱱᱤᱢ ᱵᱟᱜᱟᱱ ᱠᱚ ᱵᱮᱱᱟᱣ ᱠᱟᱫᱟ ᱟᱨ ᱚᱱᱟ ᱠᱚᱨᱮ ᱫᱚ ᱜᱟᱹᱭ ᱢᱮᱨᱚᱢ ᱠᱚ ᱟᱹᱛᱤᱧᱮᱫ ᱠᱚᱣᱟ ᱵᱷᱤᱰᱤ ᱵᱷᱤᱰᱤ ᱠᱚ ᱟᱹᱥᱩᱞᱮᱫ ᱠᱚᱣᱟ ᱯᱩᱨᱟᱹ ᱱᱚᱛᱮ ᱫᱚ ᱟᱹᱰᱤ ᱡᱟᱹᱥᱛᱤ ᱦᱮᱱᱟᱜ ᱛᱟᱠᱚᱣᱟ ᱵᱷᱤᱰᱤ